ᱥᱟᱱᱟᱢ ᱠᱚ ᱥᱟᱹᱜᱩᱱ ᱫᱟᱨᱟᱢ ᱛᱮᱦᱮᱧᱟᱜ ᱱᱟᱣᱟ ᱵᱞᱚᱜ ᱛᱮ ᱟᱨ ᱥᱮᱴᱮᱨ ᱠᱟᱱᱟᱞᱮ ᱦᱟᱸᱜ ᱦᱚᱞᱟ ᱵᱟᱹᱦᱩ ᱞᱮ ᱟᱹᱜᱩ ᱟᱠᱟᱫ ᱫᱚ ᱛᱮᱦᱮᱧ ᱚᱱᱟᱛᱮ ᱦᱟᱸᱜ ᱵᱮᱵᱷᱟᱨ ᱢᱚᱞ ᱞᱮ ᱦᱮᱡ ᱟᱠᱟᱱᱟ ᱟᱞᱮ ᱵᱚᱝᱥᱚ ᱨᱤᱱᱤᱡ ᱫᱟᱫᱟ ᱦᱚᱲᱮ ᱵᱟᱯᱞᱟᱜ ᱠᱟᱱ ᱛᱟᱞᱮᱭᱟ ᱟᱫᱚ ᱨᱳᱰ ᱫᱷᱟᱨ ᱥᱮᱫ ᱞᱤᱧ ᱦᱮᱡ ᱟᱠᱟᱱᱟ ᱵᱟᱹᱦᱩ ᱥᱟᱞᱟᱜ ᱟᱫᱚ ᱫᱟᱬᱟ ᱵᱟᱲᱟ ᱧᱚᱜ ᱤᱫᱤᱭᱮᱫᱼᱟ ᱞᱤᱧ ᱟᱹᱰᱤ ᱫᱤᱱ ᱯᱚᱨᱮ ᱦᱮᱡ ᱱᱚᱛᱮ ᱨᱮ ᱛᱤᱱ ᱵᱚᱨᱥᱚ ᱜᱟᱱᱤᱧ ᱛᱟᱦᱮᱸ ᱠᱟᱱᱟ ᱤᱧ ᱫᱚ ᱱᱚᱛᱮ ᱨᱤᱧ ᱚᱞᱚᱜ ᱠᱟᱱ ᱛᱟᱦᱮᱸ ᱫᱚᱜ ᱟᱨ ᱮᱱᱠᱷᱟᱱ ᱱᱚᱝᱠᱟ ᱨᱳᱰ ᱠᱚᱫᱚ ᱠᱚ ᱪᱮᱧᱡᱽ ᱪᱟᱵᱟ ᱟᱠᱟᱜᱼᱟ ᱟᱹᱰᱤ ᱜᱟᱱ ᱟᱨ ᱵᱮᱠ ᱠᱮᱢᱮᱨᱟ ᱛᱮ ᱧᱮᱞ ᱧᱚᱜ ᱯᱮ ᱵᱟᱹᱵᱩ ᱢᱟᱲᱟᱝ ᱢᱟᱲᱟᱝ ᱛᱮ ᱛᱟᱲᱟᱢ ᱟᱠᱟᱜᱼᱟᱭ ᱟᱹᱰᱤ ᱡᱳᱨ ᱥᱳᱨ ᱟᱨ ᱦᱚᱞᱟᱱᱟᱜ ᱵᱷᱤᱰᱤᱭᱳ ᱨᱮᱢᱟ ᱟᱹᱰᱤ ᱜᱟᱱ ᱵᱮᱥ ᱴᱷᱤᱠ ᱵᱟᱹᱧ ᱫᱮᱠᱷᱟᱣ ᱫᱟᱲᱮᱭᱟᱜ ᱯᱮᱭᱟ ᱚᱠᱟ ᱞᱮᱠᱟ ᱞᱮ ᱮᱱᱮᱡ ᱠᱮᱜᱼᱟ ᱚᱱᱛᱮ ᱨᱮ ᱨᱟᱠᱷᱟ ᱴᱚᱞᱟ ᱥᱮᱫ ᱨᱮ ᱟᱨ ᱛᱮᱦᱮᱧ ᱱᱚᱛᱮ ᱨᱮ ᱪᱮᱫ ᱞᱮᱠᱟ ᱡᱚᱢᱠᱟᱣᱮᱜᱼᱟ ᱦᱟᱸᱜ ᱟᱨ ᱱᱤᱦᱟᱹᱛᱤ ᱠᱚᱱᱴᱤᱱᱤᱭᱩ ᱱᱚᱣᱟ ᱵᱞᱚᱜᱽ ᱧᱮᱞ ᱪᱟᱹᱞᱩ ᱠᱟᱜ ᱛᱟᱵᱚᱱ ᱯᱮ ᱮᱱᱠᱷᱟᱱ ᱫᱚᱯᱮ ᱵᱟᱲᱟᱭ ᱫᱟᱲᱮᱭᱟᱜᱼᱟ ᱛᱮᱦᱮᱧᱟᱜ ᱚᱠᱟ ᱞᱮᱠᱟ ᱱᱚᱛᱮᱱᱟᱜ ᱡᱚᱢᱠᱟᱣ ᱨᱟᱜᱽᱫᱷᱟ ᱟᱹᱛᱩ ᱨᱮ